ᱪᱮᱫᱟᱜ ᱥᱮ ᱵᱟᱝᱢᱟ ᱥᱟᱱᱛᱟᱲ ᱦᱚᱯᱚᱱ ᱞᱟᱹᱜᱤᱫ ᱥᱟᱱᱛᱟᱲ ᱦᱚᱯᱚᱱ ᱠᱷᱟᱹᱛᱤᱨ ᱥᱟᱱᱛᱟᱲ ᱦᱚᱯᱚᱱ ᱦᱚᱛᱮᱛᱮ ᱥᱟᱱᱛᱟᱲ ᱦᱚᱯᱚᱱ ᱥᱟᱶᱛᱮ ᱥᱟᱱᱛᱟᱲ ᱦᱚᱯᱚᱱ ᱠᱚᱣᱟᱜ ᱠᱟᱛᱷᱟ ᱵᱟᱰᱟᱭ ᱦᱚᱪᱚ ᱛᱟᱞᱟᱛᱮ ᱥᱟᱶᱛᱟ ᱥᱩᱥᱟᱹᱨ ᱨᱮᱱᱟᱜ ᱠᱟᱹᱢᱤ ᱦᱚᱨᱟ ᱦᱟᱛᱟᱣ ᱦᱩᱭ ᱟᱠᱟᱱᱟ ᱛᱚᱵᱮ ᱫᱮᱞᱟ ᱠᱟᱛᱷᱟ ᱠᱚ ᱟᱸᱡᱚᱢ ᱦᱩᱭ ᱞᱮᱱ ᱜᱮ ᱛᱮᱦᱮᱧᱟᱜ ᱱᱚᱣᱟ ᱩᱪᱷᱟᱹᱱ ᱨᱮ ᱨᱟᱹᱜᱤ ᱟᱨ ᱠᱩᱠᱢᱩ ᱛᱮ ᱯᱮᱨᱮᱡ ᱟᱠᱟᱱ ᱱᱚᱣᱟ ᱞᱚᱞᱚ ᱦᱟᱛᱟᱝ ᱟᱨ ᱢᱚᱱᱮ ᱨᱮᱱᱟᱜ ᱠᱟᱛᱷᱟ ᱥᱚᱫᱚᱨ ᱥᱟᱶᱛᱮ ᱟᱯᱮ ᱠᱚ ᱴᱷᱮᱱ ᱦᱚᱨ ᱫᱤᱥᱟᱹ ᱧᱟᱢ ᱨᱮᱱᱟᱜ ᱟᱨᱫᱟᱥ ᱤᱧ ᱫᱚᱦᱚ ᱮᱫᱟ᱾ ᱛᱚ ᱛᱮᱦᱮᱧ ᱟᱵᱚ ᱥᱟᱱᱟᱢ ᱠᱚᱜᱮ ᱵᱚᱱ ᱵᱩᱡᱷᱟᱹᱣ ᱫᱟᱲᱮᱭᱟᱜ ᱠᱟᱱᱟ ᱡᱮ ᱟᱵᱚ ᱥᱟᱱᱛᱟᱲ ᱥᱟᱶᱛᱟ ᱪᱮᱫ ᱞᱮᱠᱟ ᱨᱮ ᱪᱮᱫ ᱞᱮᱠᱟᱱ ᱚᱵᱚᱥᱛᱟ ᱨᱮ ᱢᱮᱱᱟᱜ ᱵᱚᱱᱟ᱾ ᱮᱱᱛᱮ ᱵᱟᱝ ᱵᱩᱡᱷᱟᱹᱜ ᱠᱟᱱᱟ ᱡᱮ ᱪᱮᱫᱟᱜ ᱟᱵᱚ ᱵᱚᱱ ᱛᱟᱭᱱᱚᱢᱚᱜ ᱠᱟᱱᱟ ᱥᱟᱱᱟᱢᱟᱜ ᱨᱮᱜᱮ ᱱᱤᱛᱚᱜ ᱪᱷᱟᱹᱛᱤᱠ ᱡᱟᱹᱛᱤ ᱨᱮ ᱢᱟᱱᱮ ᱟᱵᱚᱱᱟᱜ ᱠᱚᱢᱯᱤᱴᱤᱥᱚᱱ ᱫᱚ ᱪᱷᱟᱹᱛᱤᱠ ᱡᱟᱹᱛᱤ ᱥᱟᱶ᱾ ᱢᱟᱱᱮ ᱟᱵᱚ ᱫᱚ ᱵᱟᱝᱵᱚᱱ ᱠᱚᱢᱯᱤᱴᱤᱥᱚᱱ ᱮᱫᱟ ᱮᱱᱠᱷᱟᱱ ᱩᱱᱠᱩ ᱠᱚ ᱠᱚᱢᱯᱤᱴᱤᱥᱚᱱ ᱮᱫᱟ ᱡᱮ ᱟᱵᱚ ᱵᱟᱝᱠᱚ ᱞᱟᱦᱟ ᱦᱚᱪᱚ ᱟᱵᱚᱱᱟ ᱩᱱᱠᱩ ᱩᱱᱠᱩᱣᱟᱜ ᱴᱟᱨᱜᱮᱴ ᱫᱚ ᱦᱩᱭᱩᱜ ᱠᱟᱱᱟ ᱩᱱᱠᱩ ᱫᱚ ᱟᱵᱚᱱᱟᱜ ᱡᱟᱸᱜᱟ ᱞᱟᱛᱟᱨ ᱨᱮᱜᱮ ᱠᱚ ᱛᱟᱦᱮᱱᱟ ᱚᱱᱟ ᱜᱮᱛᱟ ᱠᱚ ᱴᱟᱨᱜᱮᱴ ᱟᱨ ᱟᱯᱱᱟᱨᱟᱜ ᱫᱚ ᱚᱠᱚᱭ ᱚᱠᱚᱭ ᱴᱷᱮᱱ ᱦᱚᱸ ᱱᱚᱝᱠᱟᱱᱟᱜ ᱴᱟᱨᱜᱮᱴ ᱫᱚ ᱵᱟᱹᱱᱩᱜᱼᱟ ᱡᱮ ᱩᱱᱠᱩ ᱫᱚᱵᱚᱱ ᱛᱟᱭᱱᱚᱢ ᱠᱚᱣᱟ ᱢᱮᱱᱛᱮ ᱟᱨ ᱥᱟᱱᱛᱟᱲ ᱥᱟᱱᱛᱟᱲ ᱥᱟᱶᱛᱟ ᱨᱮᱱ ᱦᱚᱲ ᱫᱚ ᱚᱠᱚᱭ ᱥᱟᱞᱟᱜ ᱦᱚᱸ ᱠᱚᱢᱯᱤᱴᱤᱥᱚᱱ ᱫᱚ ᱵᱟᱹᱱᱩᱜᱼᱟᱱ ᱛᱟᱠᱚᱣᱟ ᱚᱠᱚᱭ ᱥᱟᱞᱟᱜ ᱵᱟᱝ ᱢᱟᱹᱱᱢᱤ ᱢᱮᱱᱛᱮ ᱟᱢ ᱦᱚᱸ ᱟᱢ ᱦᱚᱸ ᱢᱟᱹᱱ ᱢᱚᱦᱚᱛᱮᱢ ᱧᱟᱢᱟ ᱡᱚᱛᱚ ᱦᱚᱲ ᱜᱮᱠᱚ ᱢᱟᱹᱱ ᱢᱚᱦᱚᱛ ᱠᱚ ᱧᱟᱢ ᱮᱫᱟ ᱟᱵᱚ ᱥᱟᱱᱛᱟᱲ ᱥᱟᱶᱛᱟ ᱨᱮᱱ ᱠᱚᱢᱤᱭᱩᱱᱤᱴᱤ ᱨᱮᱱ ᱦᱚᱲ ᱫᱚ ᱱᱚᱝᱠᱟᱱ ᱜᱮᱭᱟ ᱵᱚᱱ ᱡᱟᱦᱟᱸ ᱫᱚ ᱡᱚᱛᱚ ᱦᱚᱲ ᱜᱮ ᱟᱵᱚ ᱫᱚ ᱢᱟᱹᱱ ᱵᱚᱱ ᱮᱢᱟ ᱠᱚᱣᱟ ᱮᱱᱛᱮ ᱫᱤᱠᱩ ᱡᱟᱦᱟᱸᱭ ᱡᱟᱦᱟᱸᱭ ᱪᱷᱟᱹᱛᱤᱠ ᱡᱟᱹᱛᱤ ᱠᱟᱱᱟ ᱠᱚ ᱚᱱᱮ ᱩᱱᱠᱩ ᱴᱷᱮᱱ ᱚᱱᱮ ᱚᱱᱟ ᱢᱚᱱᱮᱴᱟᱜ ᱢᱮᱱᱟᱜ ᱛᱟᱠᱚᱣᱟ ᱡᱟᱦᱟᱸ ᱫᱚ ᱢᱟᱱᱮ ᱞᱟᱛᱟᱨ ᱡᱟᱹᱛᱤ ᱨᱮᱱ ᱦᱚᱲ ᱢᱟᱱᱮ ᱡᱟᱦᱟᱸᱭ ᱫᱚ ᱵᱟᱠᱚ ᱵᱟᱰᱟᱭᱟ ᱥᱮ ᱠᱚ ᱱᱟᱥᱮᱱᱟᱜ ᱠᱚ ᱵᱚᱠᱟ ᱧᱚᱜ ᱜᱮᱭᱟ ᱱᱟᱥᱮᱱᱟᱜ ᱠᱚ ᱠᱚᱢ ᱡᱳᱨ ᱧᱚᱜ ᱜᱮᱭᱟ ᱚᱱᱮ ᱩᱱᱠᱩ ᱜᱮᱠᱚ ᱢᱮᱛᱟ ᱠᱚᱣᱟ ᱩᱱᱠᱩ ᱩᱱᱠᱩ ᱜᱮᱠᱚ ᱞᱟᱛᱟᱨᱮᱫ ᱠᱚᱣᱟ ᱚᱱᱮ ᱩᱱᱠᱩ ᱜᱮᱠᱚ ᱛᱟᱭᱱᱚᱢᱮᱫ ᱠᱚᱣᱟ ᱟᱨ ᱩᱱᱠᱩ ᱫᱤᱭᱮ ᱜᱮ ᱡᱚᱛᱚ ᱠᱤᱪᱷᱩ ᱠᱚ ᱠᱚᱨᱟᱣᱟ ᱟᱨ ᱩᱱᱠᱩ ᱜᱮ ᱦᱟᱨᱠᱮᱛ ᱥᱟᱥᱮᱛ ᱠᱚᱣᱟ ᱠᱚ ᱛᱚᱵᱮ ᱛᱚ ᱟᱠᱚᱣᱟᱜ ᱯᱨᱚᱵᱷᱟᱵᱽ ᱴᱟᱜ ᱯᱟᱲᱟᱜᱼᱟ ᱵᱮᱥᱤ ᱩᱱᱠᱩ ᱪᱮᱛᱟᱱ ᱨᱮ ᱯᱨᱚᱵᱷᱟᱵᱽ ᱠᱚ ᱵᱮᱥᱤᱭᱟ ᱛᱚ ᱮᱱᱛᱮ ᱟᱵᱚ ᱟᱯᱱᱟᱨᱟᱜ ᱱᱚᱝᱠᱟᱱ ᱢᱚᱱᱳᱵᱷᱟᱵᱽ ᱫᱚ ᱵᱟᱹᱱᱩᱜ ᱟᱱ ᱛᱟᱵᱚᱱᱟ ᱡᱮ ᱩᱱᱠᱩ ᱴᱷᱮᱱ ᱟᱵᱚ ᱯᱨᱚᱵᱷᱟᱵᱽ ᱵᱚᱱ ᱵᱤᱥᱛᱟᱨ ᱛᱟᱵᱚᱱᱟ ᱟᱵᱚᱱᱟᱜ ᱫᱚ ᱱᱚᱣᱟ ᱠᱟᱱ ᱛᱟᱵᱚᱱᱟ ᱡᱮ ᱟᱵᱚ ᱫᱷᱟᱹᱨᱛᱤ ᱨᱮᱵᱚᱱ ᱦᱮᱡ ᱠᱟᱱᱟ ᱵᱮᱥ ᱠᱤᱪᱷᱩ ᱫᱤᱱ ᱵᱚᱱ ᱛᱟᱦᱮᱱᱟ ᱢᱚᱱ ᱢᱚᱦᱚᱛ ᱟᱛᱮ ᱵᱚᱱ ᱛᱟᱦᱮᱱᱟ ᱥᱚᱝᱜᱮ ᱠᱩᱥᱤ ᱨᱟᱹᱥᱠᱟᱹ ᱛᱮᱵᱚᱱ ᱛᱟᱦᱮᱱᱟ ᱵᱮᱥ ᱱᱚᱣᱟ ᱜᱮ ᱛᱟᱵᱚᱱ ᱟᱵᱚᱱᱟᱜ ᱠᱟᱹᱢᱤ ᱡᱮ ᱟᱵᱚᱱᱟᱜ ᱫᱚ ᱱᱚᱝᱠᱟᱱ ᱵᱮᱯᱟᱨ ᱫᱚ ᱵᱟᱝ ᱠᱟᱱ ᱛᱟᱵᱚᱱᱟ ᱮᱭ ᱠᱚᱨᱵᱳ ᱥᱮᱭ ᱠᱚᱨᱵᱳ ᱱᱚᱝᱠᱟᱱ ᱵᱮᱯᱟᱨ ᱫᱚ ᱵᱟᱝ ᱠᱟᱱ ᱛᱟᱵᱚᱱᱟ ᱛᱚ ᱛᱚ ᱫᱤᱠᱩ ᱴᱷᱮᱱ ᱫᱚ ᱱᱚᱝᱠᱟ ᱵᱮᱥᱤ ᱢᱮᱱᱟᱜᱼᱟ ᱚᱱᱟ ᱠᱚ ᱮᱱᱛᱮ ᱥᱟᱱᱟᱢ ᱥᱟᱱᱛᱟᱲ ᱡᱟᱹᱛᱤ ᱜᱮᱵᱚᱱ ᱵᱟᱰᱟᱭᱟ ᱟᱨ ᱱᱤᱛᱚᱜ ᱡᱟᱦᱟᱸ ᱞᱮᱠᱟ ᱟᱵᱚ ᱠᱚ ᱥᱟᱥᱮᱛᱮᱫ ᱵᱚᱱᱟ ᱴᱷᱤᱠ ᱚᱱᱮ ᱚᱱᱠᱟᱱ ᱡᱟᱭᱜᱟ ᱨᱮᱜᱮ ᱵᱚᱱ ᱯᱟᱲᱟᱣ ᱠᱟᱱᱟ ᱦᱟᱱᱮ ᱤᱝᱨᱮᱡᱽ ᱟᱢᱚᱞ ᱠᱷᱚᱱᱟᱜ ᱵᱚᱱ ᱧᱮᱞ ᱫᱟᱲᱮᱭᱟᱜᱼᱟ ᱟᱨ ᱱᱤᱛᱚᱜ ᱫᱷᱟᱹᱨᱤᱡ ᱵᱚᱱ ᱧᱮᱞ ᱫᱟᱲᱮᱭᱟᱜ ᱠᱟᱱᱟ ᱢᱟᱱᱮ ᱤᱝᱨᱮᱡᱽ ᱡᱟᱦᱟᱸ ᱞᱮᱠᱟ ᱠᱚ ᱚᱛᱛᱟᱪᱟᱨ ᱞᱮᱫᱟ ᱩᱱᱠᱩ ᱫᱚ ᱥᱚᱨᱟᱥᱚᱨᱤ ᱟᱨ ᱱᱤᱛᱚᱜ ᱫᱚ ᱩᱞᱴᱟᱹᱣ ᱠᱟᱱᱟ ᱥᱚᱨᱟᱥᱚᱨᱤ ᱫᱚ ᱵᱟᱝ ᱱᱤᱛᱚᱜ ᱫᱚ ᱩᱞᱴᱟᱹ ᱥᱮᱫ ᱠᱟᱛᱮ ᱩᱱᱠᱩ ᱞᱟᱦᱟ ᱛᱮᱫᱚ ᱦᱟᱛᱮ ᱢᱟᱨ ᱛᱚ ᱟᱨ ᱱᱤᱛᱚᱜ ᱛᱮᱫᱚ ᱦᱩᱭᱩᱜ ᱠᱟᱱᱟ ᱵᱷᱟᱛᱮ ᱢᱟᱨ ᱪᱷᱮ ᱛᱚ ᱚᱱᱮ ᱚᱱᱠᱟᱱ ᱵᱮᱯᱟᱨᱚᱜ ᱠᱟᱱᱟ ᱮᱱᱛᱮ ᱥᱟᱱᱟᱢ ᱟᱵᱚ ᱦᱚᱲ ᱜᱮᱵᱚᱱ ᱵᱩᱡᱷᱟᱹᱣ ᱧᱟᱢ ᱠᱟᱫᱟ ᱡᱮ ᱱᱩᱱᱟᱹᱜ ᱱᱚᱝᱠᱟ ᱠᱚ ᱱᱟᱦᱟᱪᱟᱨᱮᱜ ᱵᱚᱱᱟ ᱥᱟᱱᱟᱢ ᱥᱮᱫ ᱠᱟᱛᱮ ᱥᱟᱱᱟᱢ ᱥᱮᱫ ᱠᱟᱛᱮ ᱦᱚᱠ ᱟᱹᱭᱫᱟᱹᱨ ᱥᱮᱫ ᱠᱟᱛᱮ ᱞᱟᱹᱭ ᱢᱮ ᱫᱷᱚᱨᱚᱢ ᱠᱚᱨᱚᱢ ᱥᱮᱫ ᱠᱟᱛᱮ ᱞᱟᱹᱭ ᱢᱮ ᱟᱵᱚᱱᱟᱜ ᱢᱟᱹᱱ ᱢᱚᱦᱚᱛ ᱥᱮᱫ ᱠᱟᱛᱮ ᱞᱟᱹᱭ ᱢᱮ ᱟᱵᱚᱱᱟᱜ ᱵᱷᱟᱜᱮ ᱵᱷᱟᱵ ᱛᱮ ᱥᱮ ᱢᱚᱡᱽ ᱛᱮ ᱟᱵᱚᱱᱟᱜ ᱡᱤᱭᱚᱱ ᱰᱟᱦᱟᱨ ᱨᱮ ᱠᱷᱟᱸᱰᱟᱣ ᱨᱮ ᱞᱟᱹᱭ ᱢᱮ ᱥᱟᱱᱟᱢ ᱨᱮᱜᱮ ᱟᱵᱚ ᱠᱚ ᱢᱟᱱᱮ ᱚᱥᱩᱵᱤᱫᱟᱭᱮᱫ ᱵᱚᱱᱟ ᱥᱮᱠᱚ ᱮᱴᱠᱮᱴᱚᱬᱮᱭᱮᱫ ᱵᱚᱱᱟ ᱥᱮᱠᱚ ᱦᱟᱨᱠᱮᱛ ᱥᱟᱥᱮᱛ ᱠᱚ ᱪᱟᱹᱞᱩᱭᱮᱫᱼᱟ ᱮᱱᱛᱮ ᱠᱤᱪᱷᱩ ᱫᱤᱱ ᱞᱟᱦᱟ ᱨᱮᱜᱮ ᱚᱠᱚᱭ ᱚᱠᱚᱭ ᱯᱩᱡᱟᱹ ᱯᱩᱡᱟᱹ ᱨᱮᱱᱟᱜ ᱪᱟᱸᱫᱟ ᱵᱟᱭ ᱮᱢᱫᱟ ᱦᱟᱹᱱᱤ ᱠᱚ ᱫᱟᱞ ᱠᱮᱫᱮᱭᱟ ᱟᱪᱪᱷᱟ ᱚᱠᱚᱭ ᱦᱚᱭᱛᱳ ᱱᱟᱥᱮᱱᱟᱜ ᱵᱟᱨᱭᱟ ᱠᱟᱛᱷᱟ ᱤᱭᱟᱹ ᱯᱨᱳᱴᱮᱠᱥᱮᱱ ᱮᱢ ᱠᱮᱫᱟᱭ ᱥᱮ ᱵᱟᱨᱭᱟ ᱠᱟᱛᱷᱟ ᱩᱱᱤ ᱡᱟᱦᱟᱸ ᱫᱚ ᱯᱨᱚᱛᱤᱨᱳᱫᱷ ᱞᱟᱹᱜᱤᱫ ᱵᱟᱨᱭᱟ ᱠᱟᱛᱷᱟᱭ ᱨᱚᱲ ᱠᱮᱫᱟ ᱦᱟᱹᱱᱤ ᱠᱚ ᱜᱚᱡ ᱠᱮᱫᱮᱭᱟ ᱮᱱᱛᱮ ᱚᱠᱚᱭ ᱦᱚᱭᱛᱳ ᱵᱚᱸᱜᱟᱼᱵᱩᱨᱩ ᱨᱮ ᱥᱮ ᱡᱟᱦᱮᱨ ᱨᱮ ᱩᱱᱤ ᱵᱚᱸᱜᱟᱼᱵᱩᱨᱩᱭᱮᱫᱟᱭ ᱛᱟᱨ ᱩᱱᱤ ᱠᱚ ᱩᱱᱤᱭᱟᱜ ᱵᱚᱸᱜᱟᱼᱵᱩᱨᱩ ᱨᱮᱱᱟᱜ ᱴᱷᱟᱶ ᱠᱚ ᱱᱚᱥᱴᱚᱭᱮᱫ ᱛᱟᱭᱟ ᱛᱚ ᱚᱱᱠᱟ ᱥᱟᱶ ᱥᱟᱶᱛᱮ ᱟᱵᱚᱱᱟᱜ ᱚᱠᱟᱨᱮ ᱦᱚᱠ ᱟᱹᱭᱫᱟᱹᱨ ᱥᱮ ᱟᱵᱚᱱᱟᱜ ᱡᱟᱦᱟᱸᱨᱮ ᱥᱟᱱᱛᱟᱲ ᱛᱮ ᱨᱚᱲ ᱞᱮᱢᱮ ᱡᱟᱦᱟᱸᱨᱮ ᱟᱢ ᱥᱟᱱᱛᱟᱲ ᱛᱮᱢ ᱨᱚᱲᱟ ᱞᱟᱹᱭᱫᱟᱭ ᱳᱭ ᱵᱟᱝᱞᱟᱭ ᱵᱚᱞ ᱛᱚ ᱚᱱᱟ ᱠᱚᱫᱚ ᱪᱮᱫ ᱞᱮᱠᱟ ᱦᱩᱭᱩᱜ ᱠᱟᱱᱟ ᱤᱧᱟᱹᱜ ᱤᱧᱟᱹᱜ ᱤᱧᱟᱹᱜ ᱦᱚᱠ ᱟᱹᱭᱫᱟᱹᱨ ᱨᱮᱱᱟᱜ ᱠᱟᱛᱷᱟ ᱠᱟᱱ ᱛᱤᱧᱟᱹ ᱤᱧᱟᱹᱜ ᱢᱚᱱᱮ ᱨᱮᱱᱟᱜ ᱠᱟᱛᱷᱟ ᱠᱟᱱ ᱛᱤᱧᱟᱹ ᱤᱧ ᱚᱠᱟᱴᱟᱜ ᱵᱷᱟᱥᱟ ᱛᱤᱧ ᱨᱚᱲᱟ ᱵᱟᱹᱧ ᱨᱚᱲᱟ ᱚᱱᱟ ᱫᱚ ᱤᱧᱟᱹᱜ ᱵᱮᱯᱟᱨ ᱠᱟᱱ ᱛᱤᱧᱟᱹ ᱛᱚ ᱩᱱᱤ ᱫᱚ ᱞᱟᱹᱭ ᱨᱤᱱᱤᱡ ᱚᱠᱚᱭ ᱠᱟᱱᱟᱭ ᱮᱱᱛᱮ ᱥᱟᱱᱟᱢ ᱡᱟᱭᱜᱟ ᱨᱮ ᱦᱚᱯᱚᱱ ᱠᱷᱚᱱᱟᱜ ᱞᱟᱹᱭᱢᱮ ᱢᱟᱨᱟᱝ ᱠᱷᱚᱱᱟᱜ ᱞᱟᱹᱭᱢᱮ ᱚᱱᱮ ᱢᱟᱱᱮ ᱥᱟᱱᱛᱟᱲ ᱢᱟᱱᱮ ᱟᱹᱫᱤᱵᱟᱹᱥᱤ ᱢᱟᱱᱮ ᱜᱮ ᱦᱚᱸᱜᱼᱚ ᱱᱚᱝᱠᱟ ᱟᱵᱚ ᱟᱵᱚ ᱮᱛᱚ ᱠᱚᱢᱡᱚᱨᱤ ᱠᱚ ᱢᱚᱱᱮ ᱟᱠᱟᱫ ᱵᱚᱱᱟ ᱮᱱᱛᱮ ᱡᱟᱦᱟᱱᱟᱜ ᱠᱟᱹᱢᱤ ᱨᱮᱜᱮᱢ ᱪᱟᱞᱟᱜᱼᱟ ᱞᱟᱹᱭ ᱮᱭ ᱮᱴᱟ ᱠᱚᱨᱟ ᱡᱟᱵᱮ ᱱᱤ ᱥᱮᱴᱟ ᱠᱚᱨᱟ ᱡᱟᱵᱮ ᱱᱤ ᱟᱪᱪᱷᱟ ᱦᱟᱱᱟ ᱱᱟᱱᱟ ᱦᱩᱱᱟᱹᱨ ᱦᱟᱱᱛᱮ ᱱᱟᱛᱮ ᱛᱮ ᱟᱢᱮ ᱥᱟᱥᱮᱛ ᱢᱮᱭᱟ ᱟᱪᱪᱷᱟ ᱟᱨ ᱩᱱᱤ ᱥᱟᱞᱟᱜ ᱡᱚᱠᱷᱚᱱᱮᱢ ᱛᱟᱦᱮᱱᱟ ᱠᱤ ᱟᱢ ᱵᱟᱝ ᱚᱱᱟ ᱠᱚᱨᱪᱤᱥ ᱚᱱᱮ ᱚᱱᱠᱟ ᱠᱟᱛᱮ ᱮ ᱨᱚᱲ ᱟᱢᱟ ᱢᱟᱱᱮ ᱦᱟᱱᱟ ᱱᱚᱣᱟ ᱤᱱᱥᱟᱞᱴ ᱵᱷᱟᱵᱛᱮ ᱮᱢᱚᱱ ᱵᱷᱟᱵᱛᱮ ᱤᱱᱥᱟᱞᱴ ᱢᱮᱭᱟ ᱥᱮ ᱵᱟᱝ ᱟᱵᱚᱱᱟᱜ ᱨᱟᱡᱽᱼᱟᱹᱨᱤ ᱨᱮ ᱞᱟᱹᱭ ᱢᱮ ᱟᱵᱚᱱᱟᱜ ᱤᱭᱟᱹᱨᱮ ᱵᱟᱝ ᱟᱵᱚᱱᱟᱜ ᱢᱚᱱᱛᱨᱤ ᱥᱚᱵᱷᱟ ᱠᱚᱨᱮ ᱞᱟᱹᱭ ᱢᱮ ᱥᱮ ᱟᱵᱚᱱᱟᱜ ᱤᱥᱠᱩᱞ ᱠᱚᱞᱮᱡᱽ ᱨᱮ ᱞᱟᱹᱭ ᱢᱮ ᱥᱮ ᱟᱵᱚᱱᱟᱜ ᱠᱟᱹᱢᱤ ᱠᱟᱡᱽ ᱠᱚᱨᱮᱱᱟᱜ ᱡᱟᱭᱜᱟ ᱨᱮ ᱞᱟᱹᱭ ᱢᱮ ᱟᱵᱚᱱᱟᱜ ᱥᱮ ᱥᱟᱶᱛᱟ ᱨᱮ ᱞᱟᱹᱭ ᱢᱮ ᱥᱮ ᱦᱚᱨ ᱨᱮ ᱞᱟᱹᱭ ᱢᱮ ᱥᱮ ᱡᱟᱦᱟᱸ ᱨᱮᱜᱮ ᱞᱟᱹᱭ ᱢᱮ ᱟᱢ ᱥᱟᱱᱟᱢᱟᱜ ᱨᱮᱜᱮ ᱱᱚᱜᱼᱚ ᱱᱚᱝᱠᱟ ᱠᱚ ᱚᱯᱚᱢᱟᱱᱮᱫ ᱵᱚᱱᱟ ᱱᱚᱜᱼᱚ ᱱᱚᱝᱠᱟ ᱠᱚ ᱱᱟᱦᱟᱪᱟᱨᱮᱫ ᱵᱚᱱᱟ ᱱᱚᱜᱼᱚ ᱱᱚᱝᱠᱟ ᱠᱚ ᱛᱟᱭᱱᱚᱢᱮᱫ ᱵᱚᱱᱟ ᱱᱚᱜᱼᱚ ᱱᱚᱝᱠᱟ ᱠᱚ ᱫᱟᱞ ᱫᱟᱯᱟᱞᱮᱫ ᱵᱚᱱᱟ ᱢᱟᱱᱮ ᱱᱚᱣᱟ ᱨᱮᱱᱟᱜ ᱟᱞᱴᱤᱢᱮᱴ ᱠᱟᱨᱚᱱ ᱜᱮ ᱵᱟᱹᱧ ᱵᱩᱡᱷᱟᱹᱣ ᱫᱟᱲᱮᱭᱟᱜ ᱠᱟᱱᱟ ᱡᱮ ᱪᱮᱫ ᱛᱮᱵᱚᱱ ᱠᱟᱨᱚᱱ ᱪᱮᱫ ᱛᱮᱵᱚᱱ ᱦᱚᱯᱚᱱ ᱜᱮᱛᱮ ᱡᱮ ᱱᱚᱜᱼᱚ ᱱᱚᱝᱠᱟ ᱟᱵᱚ ᱦᱟᱨᱠᱮᱛ ᱥᱟᱥᱮᱛ ᱵᱚᱱ ᱡᱚᱢᱮᱫᱼᱟ ᱥᱮ ᱩᱱᱠᱩ ᱩᱱᱠᱩ ᱥᱩᱵᱤᱫᱷᱟ ᱠᱚ ᱵᱩᱡᱷᱟᱹᱣ ᱮᱫᱟ ᱦᱟᱨᱠᱮᱛ ᱥᱟᱥᱮᱛ ᱛᱮ ᱥᱮ ᱢᱚᱡᱽ ᱠᱚ ᱵᱩᱡᱷᱟᱹᱣ ᱮᱫᱟ ᱮᱱᱛᱮ ᱪᱮᱫ ᱛᱮᱵᱚᱱ ᱠᱚᱢ ᱜᱮᱭᱟ ᱟᱵᱚ ᱪᱮᱫᱟᱜ ᱟᱵᱚ ᱫᱚ ᱫᱤᱠᱩ ᱴᱷᱮᱱ ᱫᱚ ᱵᱟᱵᱚᱱ ᱠᱚᱨᱟᱣ ᱫᱟᱲᱮᱭᱟᱜ ᱠᱟᱱᱟ ᱚᱱᱟ ᱠᱤᱱᱛᱩ ᱢᱤᱫᱴᱟᱝ ᱢᱩᱥᱞᱟᱹ ᱦᱚᱲ ᱴᱷᱮᱱ ᱫᱚ ᱵᱟᱵᱚᱱ ᱪᱟᱞᱟᱣ ᱫᱟᱲᱮᱭᱟᱜ ᱵᱟᱵᱚᱱ ᱞᱟᱹᱭ ᱫᱟᱲᱮᱭᱟᱜ ᱠᱟᱱᱟ ᱛᱚ ᱚᱱᱠᱟ ᱚᱱᱟ ᱢᱚᱱᱮ ᱨᱮᱫᱚ ᱚᱱᱟ ᱫᱚ ᱵᱟᱹᱱᱩᱜ ᱟᱱ ᱛᱟᱵᱚᱱᱟ ᱡᱮ ᱢᱤᱫᱴᱟᱝ ᱦᱚᱲᱮᱢ ᱦᱚᱯᱚᱱᱮᱭᱟ ᱥᱮ ᱢᱤᱫᱴᱟᱝ ᱦᱚᱲᱮᱢ ᱚᱯᱚᱢᱟᱱᱮᱭᱟ ᱢᱮᱱᱛᱮ ᱥᱮ ᱢᱤᱫᱴᱟᱝ ᱦᱚᱲ ᱟᱜᱷᱟᱛᱮᱢ ᱮᱢᱟᱭᱟ ᱢᱮᱱᱛᱮ ᱟᱵᱚᱱᱟᱜ ᱫᱚ ᱢᱮᱱ ᱩᱫᱽᱫᱮᱥᱥᱚ ᱫᱚ ᱚᱱᱟ ᱫᱚ ᱵᱟᱝ ᱠᱟᱱ ᱛᱟᱵᱚᱱᱟ ᱮᱱᱛᱮ ᱫᱤᱠᱩᱣᱟᱜ ᱫᱚ ᱚᱱᱟ ᱩᱫᱽᱫᱮᱥᱥᱚ ᱛᱟᱠᱚ ᱢᱮᱱᱟᱜᱼᱟ ᱛᱚᱵᱮ ᱮᱱᱛᱮ ᱢᱤᱫᱴᱟᱝ ᱦᱚᱲᱟᱜ ᱥᱟᱦᱚᱥ ᱦᱩᱭᱩᱜᱼᱟ ᱪᱤᱠᱟᱹᱛᱮ ᱡᱮ ᱟᱵᱚ ᱱᱚᱜᱼᱚ ᱱᱚᱝᱠᱟᱭ ᱦᱟᱨᱠᱮᱛ ᱥᱟᱥᱮᱛ ᱵᱚᱱᱟ ᱥᱟᱦᱚᱥ ᱪᱤᱠᱟᱹᱛᱮᱭ ᱧᱟᱢ ᱮᱫᱟ ᱥᱮ ᱥᱟᱦᱚᱥ ᱟᱵᱚ ᱪᱤᱠᱟᱹ ᱛᱮᱵᱚᱱ ᱮᱢ ᱫᱟᱲᱮᱭᱟᱭ ᱠᱟᱱᱟ ᱤᱧᱟᱹᱜ ᱵᱚᱦᱚᱜ ᱨᱮ ᱵᱟᱝ ᱵᱚᱞᱚᱜ ᱠᱟᱱ ᱛᱤᱧᱟᱹ ᱟᱨ ᱱᱚᱣᱟ ᱤᱧ ᱦᱚᱸ ᱤᱥᱠᱩᱞ ᱠᱚᱞᱮᱡᱽ ᱠᱚᱨᱮ ᱦᱚᱸ ᱥᱮ ᱢᱤᱫᱴᱟᱝ ᱢᱟᱹᱱ ᱢᱚᱦᱚᱛ ᱦᱚᱲ ᱦᱚᱸ ᱤᱧ ᱵᱟᱭ ᱵᱩᱡᱷᱟᱹᱣ ᱦᱚᱪᱚ ᱫᱟᱲᱮ ᱠᱟᱣᱫᱤᱧᱟ ᱮᱠᱷᱚᱱᱳ ᱯᱚᱨᱡᱚᱱᱛᱚ ᱩᱱᱟᱹᱜ ᱦᱚᱲ ᱥᱟᱞᱟᱜ ᱤᱧ ᱜᱟᱞᱢᱟᱨᱟᱣ ᱮᱫᱟ ᱢᱤᱫᱴᱟᱝ ᱦᱚᱲ ᱦᱚᱸ ᱵᱟᱭ ᱞᱟᱹᱭᱟᱹᱧ ᱠᱟᱱᱟ ᱡᱮ ᱵᱟᱹᱵᱩ ᱱᱚᱣᱟ ᱠᱷᱟᱹᱛᱤᱨ ᱫᱚ ᱱᱚᱝᱠᱟᱭᱮᱫ ᱵᱚᱱᱟ ᱠᱚ ᱥᱮ ᱦᱟᱱᱟ ᱠᱷᱟᱹᱛᱤᱨ ᱠᱚ ᱱᱚᱝᱠᱟᱭᱮᱫ ᱵᱚᱱᱟ ᱟᱵᱚ ᱫᱚ ᱟᱹᱰᱤ ᱢᱟᱨᱟᱝ ᱦᱩᱭᱩᱜ ᱛᱟᱵᱚᱱᱟ ᱥᱮ ᱱᱚᱣᱟ ᱠᱚ ᱫᱚᱦᱚ ᱦᱩᱭᱩᱜ ᱛᱟᱵᱚᱱᱟ ᱮᱱᱛᱮ ᱟᱵᱚᱱᱟᱜ ᱫᱚ ᱪᱮᱫ ᱵᱟᱹᱱᱩᱜ ᱛᱟᱵᱚᱱᱟ ᱩᱱᱠᱩ ᱢᱤᱫᱴᱟᱝ ᱵᱷᱟᱜᱮ ᱠᱟᱛᱷᱟ ᱵᱟᱝᱠᱚ ᱞᱟᱹᱭ ᱫᱟᱲᱮ ᱠᱟᱣᱫᱤᱧᱟ ᱡᱮ ᱟᱵᱚᱱᱟᱜ ᱥᱚᱢᱟᱡᱽ ᱨᱮᱫᱚ ᱥᱮ ᱟᱵᱚᱱᱟᱜ ᱢᱟᱹᱱ ᱢᱚᱦᱚᱛ ᱨᱮ ᱥᱮ ᱟᱵᱚᱱᱟᱜ ᱡᱤᱭᱚᱱ ᱡᱤᱭᱚᱱ ᱠᱷᱟᱸᱰᱟᱣ ᱡᱟᱭᱜᱟ ᱨᱮ ᱟᱵᱚ ᱫᱚ ᱦᱚᱸᱜᱼᱚ ᱱᱚᱣᱟ ᱠᱚ ᱫᱚᱦᱚ ᱦᱩᱭᱩᱜ ᱛᱟᱵᱚᱱᱟ ᱦᱟᱱᱟ ᱠᱚ ᱫᱚᱦᱚ ᱦᱩᱭᱩᱜ ᱛᱟᱵᱚᱱᱟ ᱠᱤᱱᱛᱩ ᱚᱠᱚᱭ ᱦᱚᱸ ᱵᱟᱝᱠᱚ ᱞᱟᱹᱭ ᱠᱟᱣᱫᱤᱧᱟ ᱚᱠᱚᱭ ᱦᱚᱸ ᱵᱟᱠᱚ ᱞᱟᱹᱭ ᱫᱟᱲᱮᱭᱟᱹᱧ ᱠᱟᱱᱟ ᱮᱠᱷᱚᱱᱳ ᱯᱚᱨᱡᱚᱱᱛᱚ ᱟᱨ ᱛᱮᱦᱮᱧ ᱚᱱᱟ ᱡᱟᱭᱜᱟ ᱠᱷᱚᱱᱟᱜ ᱤᱧᱤᱧ ᱧᱮᱞᱫᱟ ᱵᱤᱪᱟᱹᱨ ᱠᱟᱛᱮᱧ ᱧᱮᱞᱫᱟ ᱚᱞᱚᱜ ᱯᱟᱲᱦᱟᱣ ᱨᱮᱱ ᱦᱚᱲ ᱢᱮᱱᱟᱜ ᱠᱚᱣᱟ ᱟᱵᱚ ᱨᱮᱱ ᱱᱮᱛᱟ ᱢᱚᱱᱛᱨᱤ ᱠᱚ ᱢᱮᱱᱟᱜ ᱠᱚᱣᱟ ᱟᱵᱚ ᱨᱮᱱ ᱢᱟᱪᱮᱛᱟᱱ ᱠᱚ ᱢᱮᱱᱟᱜ ᱠᱚᱣᱟ ᱟᱵᱚ ᱨᱮᱱ ᱜᱟᱹᱠᱷᱩᱲᱤᱭᱟᱹ ᱠᱚ ᱢᱮᱱᱟᱜ ᱠᱚᱣᱟ ᱟᱵᱚ ᱨᱮᱱ ᱥᱚᱨᱮᱥ ᱦᱚᱲ ᱢᱮᱱᱟᱜ ᱠᱚᱣᱟ ᱟᱵᱚᱱᱟᱜ ᱦᱟᱥᱟ ᱵᱷᱟᱥᱟ ᱢᱮᱱᱟᱜ ᱟᱱ ᱛᱟᱵᱚᱱᱟ ᱟᱵᱚᱱᱟᱜ ᱢᱟᱹᱱ ᱢᱚᱦᱚᱛ ᱢᱮᱱᱟᱜ ᱟᱱ ᱛᱟᱵᱚᱱᱟ ᱟᱵᱚᱱᱟᱜ ᱦᱚᱸᱠ ᱟᱹᱭᱫᱟᱹᱨ ᱢᱮᱱᱟᱜ ᱟᱱ ᱛᱟᱵᱚᱱᱟ ᱟᱵᱚᱱᱟᱜ ᱫᱷᱚᱨᱚᱢ ᱠᱚᱨᱚᱢ ᱢᱮᱱᱟᱜ ᱟᱱ ᱛᱟᱵᱚᱱᱟ ᱠᱩᱥᱤ ᱨᱟᱹᱥᱠᱟᱹ ᱢᱮᱱᱟᱜ ᱟᱱ ᱛᱟᱵᱚᱱᱟ ᱵᱚᱸᱜᱟ ᱵᱩᱨᱩ ᱞᱟᱭ ᱞᱟᱠᱪᱟᱨ ᱟᱹᱨᱤᱪᱟᱹᱞᱤ ᱢᱮᱱᱟᱜ ᱟᱱ ᱛᱟᱵᱚᱱᱟ ᱥᱟᱱᱟᱢᱟᱜ ᱜᱮ ᱢᱮᱱᱟᱜ ᱛᱟᱵᱚᱱᱟ ᱮᱱᱛᱮ ᱪᱮᱫ ᱛᱮᱵᱚᱱ ᱠᱷᱟᱴᱚ ᱜᱮᱭᱟ ᱡᱩᱢᱤᱫ ᱵᱟᱹᱱᱩᱜ ᱟᱱ ᱛᱟᱵᱚᱱᱟ ᱪᱮᱫᱟᱜ ᱡᱩᱢᱤᱫ ᱵᱟᱹᱱᱩᱜ ᱟᱱ ᱛᱟᱵᱚᱱᱟ ᱤᱧ ᱦᱚᱭᱛᱳ ᱳᱭᱮᱥᱴ ᱵᱮᱝᱜᱚᱞ ᱜᱚᱴᱟᱧ ᱫᱟᱬᱟᱭᱮᱫᱟ ᱡᱷᱟᱲᱠᱷᱚᱸᱰᱤᱧ ᱫᱟᱬᱟᱭᱮᱫᱟ ᱚᱱᱟ ᱡᱟᱭᱜᱟ ᱠᱚᱨᱮ ᱡᱟᱦᱟᱸ ᱨᱮᱜᱮᱧ ᱢᱮᱱ ᱠᱟᱫᱟ ᱡᱮ ᱥᱟᱱᱛᱟᱲ ᱥᱟᱱᱛᱟᱲ ᱠᱟᱹᱱᱟᱹᱧ ᱤᱧ ᱛᱚ ᱮᱱᱛᱮ ᱫᱩᱲᱩᱵ ᱠᱚ ᱮᱢ ᱠᱟᱣᱫᱤᱧᱟ ᱧᱩ ᱫᱟᱜ ᱠᱚ ᱮᱢ ᱠᱟᱣᱫᱤᱧᱟ ᱥᱮ ᱠᱩᱞᱤ ᱠᱟᱣᱫᱤᱧᱟ ᱠᱚ ᱥᱮ ᱯᱮᱲᱟᱣ ᱠᱟᱹᱱᱟᱹᱧ ᱯᱮᱲᱟ ᱠᱟᱛᱮ ᱟᱨᱚᱧ ᱨᱩᱣᱟᱹᱲ ᱦᱮᱡ ᱠᱟᱱᱟ ᱛᱟᱦᱚᱞᱮ ᱮᱱᱠᱷᱟᱱ ᱡᱩᱢᱤᱫ ᱚᱠᱟᱨᱮ ᱵᱟᱹᱱᱩᱜᱼᱟ ᱡᱩᱢᱤᱫ ᱫᱚ ᱚᱱᱟ ᱠᱟᱱ ᱜᱮᱭᱟ ᱡᱮ ᱟᱵᱚ ᱫᱚ ᱟᱢ ᱫᱚ ᱟᱞᱮᱭᱟᱜ ᱠᱚᱢᱤᱱᱤᱴᱤ ᱨᱮᱱ ᱦᱚᱲ ᱠᱟᱱᱟᱢ ᱢᱟᱱᱮ ᱟᱢ ᱫᱚ ᱡᱟᱦᱟᱸ ᱨᱮᱜᱮ ᱧᱮᱞ ᱢᱮ ᱫᱳᱥ ᱢᱮᱱᱟᱜ ᱛᱟᱢ ᱯᱟᱯ ᱢᱮᱱᱟᱜ ᱛᱟᱢ ᱠᱳᱱᱳ ᱵᱮᱯᱟᱨ ᱵᱟᱝ ᱠᱟᱱᱟ ᱟᱢ ᱫᱚ ᱟᱞᱮ ᱨᱮᱱ ᱦᱚᱲ ᱠᱟᱱᱟᱢ ᱴᱷᱤᱠᱜᱮᱭᱟ ᱫᱮᱞᱟ ᱛᱚ ᱚᱱᱮ ᱚᱱᱟ ᱡᱤᱱᱤᱥᱴᱟ ᱢᱮᱱᱟᱜᱼᱟ ᱮᱱᱛᱮᱫ ᱩᱱᱟᱹᱜ ᱚᱭᱮᱥᱴ ᱵᱮᱝᱜᱚᱞ ᱨᱮᱱᱟᱜ ᱢᱟᱱᱮ ᱩᱱᱟᱹᱜ ᱱᱚᱣᱟ ᱡᱟᱭᱜᱟ ᱠᱚᱨᱮ ᱤᱧᱤᱧ ᱫᱟᱬᱟᱭᱮᱫᱟ ᱜᱚᱴᱟ ᱜᱮ ᱛᱚ ᱢᱤᱫᱴᱟᱝ ᱡᱟᱭᱜᱟ ᱨᱮ ᱥᱟᱶᱛᱟ ᱨᱮ ᱪᱮᱫᱟᱜ ᱦᱚᱸᱜᱼᱚ ᱱᱚᱝᱠᱟ ᱡᱤᱱᱤᱥ ᱦᱤᱡᱩᱜ ᱠᱟᱱᱟ ᱢᱤᱫᱴᱟᱝ ᱤᱥᱠᱩᱞ ᱠᱚᱞᱮᱡᱽ ᱤᱭᱩᱱᱤᱵᱷᱟᱨᱥᱤᱴᱤ ᱠᱚᱨᱮ ᱢᱤᱫᱴᱟᱝ ᱯᱟᱲᱦᱟᱜ ᱠᱩᱲᱤ ᱜᱤᱫᱽᱨᱟᱹ ᱥᱮ ᱢᱟᱪᱮᱛᱟᱱ ᱠᱚᱲᱟ ᱦᱚᱯᱚᱱ ᱥᱮ ᱢᱟᱪᱮᱛᱟᱱ ᱜᱚᱢᱠᱮ ᱠᱚ ᱠᱩᱲᱤ ᱦᱚᱯᱚᱱ ᱠᱚ ᱩᱱᱠᱩ ᱪᱮᱫᱟᱜ ᱠᱚ ᱱᱟᱦᱟᱪᱟᱨ ᱦᱚᱪᱚᱜ ᱠᱟᱱᱟ ᱥᱟᱶᱛᱟ ᱨᱮᱱ ᱦᱚᱲ ᱪᱮᱫᱟᱜ ᱠᱚ ᱱᱟᱦᱟᱪᱟᱨ ᱦᱚᱪᱚᱜ ᱠᱟᱱᱟ ᱵᱚᱸᱜᱟ ᱵᱳᱨᱳ ᱨᱮ ᱦᱚᱸᱠ ᱟᱹᱭᱫᱟᱹᱨ ᱨᱮ ᱟᱹᱱ ᱟᱹᱨᱤ ᱨᱮ ᱟᱹᱨᱤᱪᱟᱹᱞᱤ ᱨᱮ ᱥᱟᱱᱟᱢᱟᱜ ᱨᱮᱜᱮ ᱪᱮᱫᱟᱜ ᱠᱚ ᱵᱟᱹᱲᱤᱡ ᱦᱚᱪᱚᱜ ᱠᱟᱱᱟ ᱤᱧᱟᱹᱜ ᱵᱚᱦᱚᱜ ᱨᱮ ᱵᱟᱝ ᱵᱚᱞᱚ ᱟᱹᱧ ᱠᱟᱱᱟ ᱡᱮ ᱪᱮᱫᱟᱜ ᱪᱮᱫᱟᱜ ᱪᱮᱫ ᱠᱷᱟᱹᱛᱤᱨ ᱟᱵᱚᱱᱟᱜ ᱥᱟᱱᱛᱟᱲ ᱥᱟᱶᱛᱟ ᱱᱩᱱᱟᱹᱜ ᱱᱟᱪᱟᱨ ᱱᱤᱫᱷᱟᱹᱱ ᱨᱮ ᱢᱮᱱᱟᱜᱼᱟ ᱱᱤᱛᱚᱜ ᱦᱚᱸ ᱯᱚᱨᱡᱚᱱᱛᱚ ᱟᱵᱚ ᱟᱵᱚ ᱪᱮᱫᱟᱜ ᱵᱟᱝ ᱵᱚᱱ ᱵᱟᱝ ᱵᱚᱱ ᱞᱟᱦᱟ ᱫᱟᱲᱮᱜ ᱠᱟᱱᱟ ᱩᱱᱠᱩ ᱪᱷᱟᱹᱛᱤᱠ ᱡᱟᱹᱛᱤ ᱞᱮᱠᱟ ᱤᱧ ᱫᱚ ᱵᱟᱹᱧ ᱞᱟᱹᱭᱫᱟ ᱡᱮ ᱪᱷᱟᱹᱛᱤᱠ ᱡᱟᱹᱛᱤ ᱞᱮᱠᱟ ᱵᱚᱱ ᱞᱟᱦᱟᱜᱼᱟ ᱦᱮᱸ ᱟᱵᱚ ᱫᱚᱵᱚᱱ ᱥᱟᱱᱛᱟᱲ ᱠᱟᱱᱟ ᱢᱤᱫᱴᱟᱝ ᱟᱹᱫᱤ ᱡᱟᱹᱛᱤ ᱠᱟᱱᱟ ᱵᱚᱱ ᱮᱱᱛᱮ ᱟᱵᱚ ᱫᱚ ᱫᱤᱠᱩ ᱞᱮᱠᱟ ᱫᱚ ᱵᱟᱝ ᱢᱮᱫᱼᱟ ᱟᱵᱚᱱᱟᱜ ᱫᱚ ᱟᱞᱟᱫᱟ ᱢᱚᱦᱚᱛᱛᱚ ᱢᱮᱱᱟᱜ ᱛᱟᱵᱚᱱᱟ ᱫᱤᱠᱩ ᱠᱷᱚᱱᱟᱜ ᱢᱟᱨᱟᱝ ᱵᱟᱠᱷᱟᱱ ᱫᱤᱠᱩ ᱠᱷᱚᱱᱟᱜ ᱦᱚᱸ ᱟᱨᱚ ᱪᱚᱴ ᱨᱮᱱᱟᱜ ᱡᱟᱭᱜᱟ ᱠᱟᱱ ᱛᱟᱵᱚᱱᱟ ᱮᱱᱛᱮ ᱫᱤᱠᱩ ᱞᱮᱠᱟ ᱫᱚ ᱵᱟᱝ ᱩᱱᱠᱩ ᱞᱮᱠᱟ ᱫᱚ ᱚᱱᱮ ᱢᱟᱱᱮ ᱱᱮᱨᱳ ᱢᱟᱭᱤᱱᱰᱮᱰ ᱦᱚᱲ ᱞᱮᱠᱟ ᱫᱚ ᱤᱧ ᱫᱚ ᱵᱟᱝ ᱞᱟᱦᱟ ᱥᱟᱱᱟᱧ ᱠᱟᱱᱟ ᱟᱵᱚ ᱫᱚ ᱡᱚᱛᱷᱮᱥᱴᱚ ᱢᱟᱹᱱ ᱢᱚᱦᱚᱛ ᱥᱟᱶᱛᱮ ᱟᱵᱚ ᱫᱚ ᱢᱟᱨᱟᱝ ᱡᱟᱹᱛᱤ ᱠᱟᱱᱟ ᱵᱚᱱ ᱥᱮ ᱟᱹᱰᱤ ᱢᱟᱨᱟᱝ ᱦᱚᱲ ᱠᱟᱱᱟ ᱵᱚᱱ ᱚᱱᱟ ᱦᱤᱥᱟᱹᱵ ᱛᱤᱧ ᱞᱟᱹᱭᱫᱟ ᱚᱠᱚᱭ ᱞᱮᱠᱟ ᱦᱚᱸ ᱵᱟᱝ ᱟᱵᱚ ᱫᱚ ᱥᱟᱱᱛᱟᱲ ᱫᱚ ᱥᱟᱱᱛᱟᱲ ᱞᱮᱠᱟᱜᱮ ᱟᱨ ᱥᱟᱱᱛᱟᱲ ᱢᱮᱱᱛᱮᱜᱮ ᱤᱧ ᱩᱯᱨᱩᱢ ᱦᱟᱛᱟᱣ ᱥᱟᱱᱟᱧ ᱠᱟᱱᱟ ᱥᱟᱱᱟᱢ ᱡᱟᱹᱛ ᱴᱷᱮᱱ ᱡᱮ ᱥᱟᱱᱛᱟᱲ ᱫᱚ ᱟᱹᱰᱤ ᱢᱟᱨᱟᱝ ᱡᱟᱹᱛ ᱠᱟᱱᱟ ᱠᱚ ᱟᱨ ᱥᱟᱱᱛᱟᱲ ᱫᱚ ᱟᱹᱰᱤ ᱥᱚᱨᱚᱥ ᱟᱨ ᱥᱚᱨᱮᱥ ᱦᱚᱲ ᱠᱟᱱᱟ ᱠᱚ ᱢᱮᱱᱛᱮ ᱛᱚ ᱚᱱᱟᱜᱮ ᱥᱟᱱᱟᱢ ᱦᱚᱲ ᱴᱷᱮᱱ ᱤᱧ ᱵᱟᱰᱟᱭ ᱵᱟᱰᱟᱭ ᱥᱟᱱᱟᱧ ᱠᱟᱱᱟ ᱡᱮ ᱪᱮᱫᱟᱜ ᱟᱵᱚ ᱥᱟᱱᱛᱟᱲ ᱥᱟᱶᱛᱟ ᱨᱮ ᱪᱮᱫ ᱵᱟᱹᱱᱩᱜ ᱟᱱ ᱛᱟᱵᱚᱱ ᱛᱮ ᱪᱮᱫ ᱛᱮᱵᱚᱱ ᱚᱵᱷᱟᱵᱽ ᱜᱮᱛᱮ ᱪᱮᱫ ᱛᱮᱵᱚᱱ ᱛᱟᱭᱱᱚᱢ ᱜᱮᱛᱮ ᱟᱵᱚ ᱦᱚᱸᱜᱼᱚ ᱱᱚᱝᱠᱟ ᱠᱚ ᱱᱟᱦᱟᱪᱟᱨᱮᱫ ᱵᱚᱱᱟ ᱥᱮ ᱟᱵᱚᱱᱟᱜ ᱢᱟᱹᱱ ᱢᱚᱦᱚᱛ ᱵᱟᱹᱱᱩᱜ ᱟᱱ ᱛᱟᱵᱚᱱᱟ ᱥᱮ ᱟᱵᱚ ᱵᱚᱱ ᱛᱟᱭᱱᱚᱢᱚᱜ ᱠᱟᱱᱟ ᱤᱧ ᱫᱤᱥᱩᱣᱟᱹ ᱴᱷᱮᱱ ᱠᱩᱞᱤ ᱥᱟᱱᱟᱧ ᱠᱟᱱᱟ ᱡᱮ ᱫᱤᱥᱩᱣᱟᱹ ᱠᱚ ᱴᱷᱮᱱ ᱠᱩᱞᱤ ᱥᱟᱱᱟᱧ ᱠᱟᱱᱟ ᱡᱮ ᱟᱵᱚ ᱢᱚᱫᱽᱫᱷᱮ ᱨᱮ ᱪᱮᱫ ᱜᱩᱱ ᱛᱟᱦᱮᱸ ᱞᱮᱱᱠᱷᱟᱱ ᱟᱵᱚ ᱱᱚᱣᱟ ᱦᱟᱨᱠᱮᱛ ᱥᱟᱥᱮᱛ ᱠᱷᱚᱱᱟᱜ ᱵᱚᱱ ᱥᱟᱦᱟ ᱫᱟᱲᱮᱭᱟᱜᱼᱟ ᱟᱨ ᱡᱩᱣᱟᱹᱱ ᱠᱚ ᱴᱷᱮᱱ ᱤᱧ ᱠᱩᱠᱞᱤ ᱛᱟᱦᱮᱸ ᱫᱚᱦᱚ ᱥᱟᱱᱟᱧ ᱠᱟᱱᱟ ᱡᱮ ᱟᱵᱚᱱᱟᱜ ᱥᱟᱶᱛᱟ ᱟᱵᱚ ᱪᱮᱫᱟᱜ ᱵᱟᱝᱵᱚᱱ ᱟᱯᱱᱟᱨ ᱫᱟᱲᱮᱭᱟᱜ ᱠᱟᱱᱟ ᱟᱵᱚ ᱪᱷᱟᱹᱛᱤᱠ ᱡᱟᱹᱛᱤ ᱞᱮᱠᱟ ᱟᱵᱚ ᱪᱮᱫᱟᱜ ᱵᱚᱱ ᱦᱟᱱᱟ ᱱᱟᱣᱟ ᱵᱚᱱ ᱠᱟᱹᱢᱤᱭᱮᱫᱟ ᱮᱱᱛᱮ ᱟᱵᱚᱱᱟᱜ ᱢᱚᱱ ᱢᱚᱦᱚᱛ ᱨᱮᱢᱟ ᱟᱵᱚᱱᱟᱜ ᱢᱚᱱ ᱢᱚᱱ ᱵᱷᱤᱛᱨᱤ ᱨᱮᱢᱟ ᱚᱱᱟ ᱠᱚᱫᱚ ᱵᱟᱹᱱᱩᱜ ᱟᱱ ᱛᱟᱵᱚᱱᱟ᱾ ᱮᱱᱛᱮ ᱥᱟᱱᱟᱢ ᱜᱮᱵᱚᱱ ᱵᱟᱰᱟᱭᱟ ᱡᱮ ᱟᱵᱚ ᱫᱚ ᱟᱹᱰᱤ ᱥᱚᱨᱮᱥ ᱡᱟᱹᱛᱤ ᱠᱟᱱᱟ ᱵᱚᱱ ᱟᱨ ᱟᱵᱚᱱᱟᱜ ᱢᱚᱱᱮ ᱨᱮᱫᱚ ᱫᱟᱲᱮ ᱟᱨ ᱟᱹᱲᱤᱥ ᱵᱚᱞᱮ ᱫᱚ ᱪᱮᱫ ᱦᱚᱸ ᱵᱟᱹᱱᱩᱜ ᱟᱱ ᱛᱟᱵᱚᱱᱟ᱾ ᱛᱚ ᱚᱱᱮ ᱚᱱᱟ ᱡᱟᱭᱜᱟ ᱠᱚᱨᱮ ᱤᱧ ᱟᱯᱮ ᱥᱟᱱᱟᱢ ᱠᱚᱴᱷᱮᱱ ᱜᱮ ᱵᱟᱰᱟᱭ ᱦᱚᱪᱚ ᱥᱟᱱᱟᱧ ᱠᱟᱱᱟ ᱡᱮ ᱟᱨ ᱛᱮᱞᱟ ᱧᱟᱢ ᱥᱟᱱᱟᱧ ᱠᱟᱱᱟ ᱡᱮ ᱪᱮᱫ ᱠᱷᱟᱹᱛᱤᱨ ᱟᱵᱚ ᱱᱚᱝᱠᱟ ᱵᱚᱱ ᱛᱟᱭᱱᱚᱢᱚᱜ ᱠᱟᱱᱟ ᱟᱨ ᱪᱮᱫ ᱠᱷᱟᱹᱛᱤᱨ ᱱᱚᱝᱠᱟ ᱫᱩᱠ ᱦᱟᱨᱠᱮᱛ ᱥᱟᱥᱮᱛ ᱵᱚᱱ ᱧᱟᱢ ᱮᱫᱟ ᱟᱨ ᱟᱨ ᱛᱤᱱᱟᱹᱜ ᱫᱤᱱ ᱵᱚᱱ ᱥᱟᱦᱟᱣᱟ ᱱᱚᱝᱠᱟ ᱠᱟᱛᱮ ᱞᱟᱦᱟᱛᱮ ᱤᱝᱨᱮᱡᱽ ᱴᱷᱮᱱ ᱠᱷᱚᱱᱟᱜ ᱵᱚᱱ ᱥᱟᱦᱟᱣ ᱠᱟᱫᱟ ᱟᱨ ᱱᱤᱛᱚᱜ ᱫᱚ ᱱᱩᱠᱩ ᱫᱤᱠᱩ ᱯᱩᱥᱤ ᱴᱷᱮᱱ ᱠᱷᱚᱱᱟᱜ ᱵᱚᱱ ᱥᱟᱦᱟᱣ ᱮᱫᱟ ᱮᱱᱛᱮ ᱛᱤᱱᱟᱹᱜ ᱫᱤᱱ ᱱᱚᱝᱠᱟ ᱛᱤᱱᱟᱹᱜ ᱫᱤᱱ ᱪᱟᱞᱟᱜᱼᱟ ᱤᱧᱟᱹᱜ ᱵᱚᱦᱚᱜ ᱨᱮ ᱤᱧᱟᱹᱜ ᱵᱚᱦᱚᱜ ᱢᱟ ᱞᱚᱞᱚ ᱪᱟᱵᱟᱭᱮᱱ ᱛᱤᱧᱟᱹ ᱚᱱᱟ ᱡᱟᱭᱜᱟ ᱨᱮ ᱤᱧ ᱟᱯᱮ ᱠᱚᱴᱷᱮᱱ ᱥᱟᱱᱟᱢ ᱵᱟᱰᱟᱭ ᱦᱚᱪᱚ ᱥᱟᱱᱟᱧ ᱠᱟᱱᱟ ᱱᱚᱣᱟ ᱱᱚᱣᱟ ᱥᱮᱸᱜᱮᱞ ᱛᱮ ᱵᱟᱭᱨᱤ ᱠᱚᱣᱟᱜ ᱥᱮᱸᱜᱮᱞ ᱛᱮ ᱡᱩᱞᱩᱜ ᱠᱟᱱ ᱱᱚᱣᱟ ᱞᱚᱞᱚ ᱦᱟᱛᱟᱝ ᱟᱨ ᱢᱚᱱᱮ ᱨᱮᱱᱟᱜ ᱠᱟᱛᱷᱟ ᱟᱯᱮ ᱠᱚᱴᱷᱮᱱ ᱥᱚᱫᱚᱨ ᱥᱟᱱᱟᱧ ᱠᱟᱱᱟ ᱡᱮ ᱟᱵᱚ ᱩᱥᱟᱹᱨᱟ ᱩᱥᱟᱹᱨᱟ ᱥᱟᱶᱛᱮ ᱤᱧ ᱵᱟᱰᱟᱭ ᱦᱚᱪᱚᱧ ᱛᱟᱵᱚᱱ ᱯᱮ ᱡᱮ ᱱᱚᱣᱟ ᱨᱮᱱᱟᱜ ᱛᱮᱞᱟ ᱪᱮᱫ ᱠᱟᱱᱟ ᱡᱮ ᱪᱮᱫ ᱠᱷᱟᱹᱛᱤᱨ ᱪᱮᱫ ᱵᱚᱱ ᱫᱚᱦᱚ ᱞᱮᱠᱷᱟᱱ ᱥᱮ ᱪᱮᱫ ᱵᱚᱱ ᱦᱟᱛᱟᱣ ᱞᱮᱠᱷᱟᱱ ᱥᱮ ᱪᱮᱫ ᱜᱩᱱ ᱛᱟᱦᱮᱸ ᱞᱮᱱ ᱛᱟᱵᱚᱱ ᱠᱷᱟᱱ ᱟᱵᱚ ᱩᱱᱠᱩ ᱴᱷᱮᱱ ᱠᱷᱚᱱᱟᱜ ᱢᱟᱨᱟᱝ ᱵᱚᱱ ᱦᱩᱭ ᱫᱟᱲᱮᱭᱟᱜᱼᱟ ᱢᱮᱱᱛᱮ ᱛᱚ ᱵᱟᱰᱟᱭ ᱦᱚᱪᱚ ᱛᱟᱵᱚᱱ ᱯᱮ ᱥᱟᱶᱛᱮ ᱟᱵᱚ ᱟᱵᱚᱨᱮᱱ ᱜᱟᱹᱠᱷᱩᱲᱤᱭᱟᱹ ᱠᱚᱴᱷᱮᱱ ᱠᱩᱠᱞᱤ ᱛᱟᱦᱮᱱ ᱛᱟᱦᱮᱱ ᱠᱟᱱ ᱛᱤᱧᱟᱹ ᱡᱮ ᱢᱤᱫᱴᱟᱝ ᱦᱚᱨ ᱫᱤᱥᱟᱹ ᱮᱢᱟᱹᱧ ᱛᱟᱵᱚᱱ ᱯᱮ ᱥᱮ ᱟᱵᱚ ᱥᱟᱶᱛᱟ ᱨᱮᱱ ᱦᱚᱲ ᱦᱚᱨ ᱫᱤᱥᱟᱹ ᱮᱢᱟ ᱠᱚ ᱛᱟᱵᱚᱱ ᱯᱮ ᱡᱟᱦᱟᱸ ᱨᱮᱫᱚ ᱟᱠᱚ ᱤᱱᱰᱤᱵᱷᱤᱡᱩᱣᱟᱞ ᱵᱷᱟᱵᱽ ᱛᱮ ᱟᱠᱚ ᱢᱤᱫᱴᱟᱝ ᱥᱟᱶᱛᱟ ᱥᱩᱥᱟᱹᱨ ᱠᱟᱹᱢᱤ ᱨᱮᱠᱚ ᱡᱚᱯᱲᱟᱣ ᱫᱟᱲᱮᱭᱟᱜᱼᱟ ᱥᱮ ᱥᱟᱱᱛᱟᱲ ᱥᱟᱶᱛᱟ ᱥᱟᱱᱛᱟᱲ ᱥᱟᱶᱛᱟ ᱞᱟᱦᱟᱱᱛᱤ ᱞᱟᱹᱜᱤᱫ ᱠᱟᱹᱢᱤ ᱠᱚ ᱠᱚᱨᱟᱣ ᱫᱟᱲᱮᱭᱟᱜᱼᱟ ᱢᱮᱱᱛᱮ ᱛᱚ ᱚᱱᱟ ᱥᱟᱶ ᱥᱟᱶᱛᱮ ᱤᱧᱟᱹᱜ ᱢᱚᱱᱮ ᱨᱮᱱᱟᱜ ᱠᱟᱛᱷᱟ ᱟᱯᱮ ᱠᱚ ᱛᱟᱞᱟᱨᱤᱧ ᱥᱚᱫᱚᱨ ᱠᱮᱫᱼᱟ ᱮᱱᱛᱮ ᱱᱚᱣᱟ ᱨᱮᱱᱟᱜ ᱱᱚᱣᱟ ᱠᱩᱠᱞᱤ ᱨᱮᱱᱟᱜ ᱛᱮᱞᱟ ᱚᱵᱚᱥᱥᱳᱭ ᱯᱮ ᱤᱢᱟᱹᱧᱟ ᱟᱨ ᱯᱮ ᱱᱚᱣᱟ ᱪᱮᱱᱮᱞ ᱨᱮ ᱡᱩᱫᱤ ᱯᱮ ᱱᱟᱣᱟ ᱜᱮ ᱛᱟᱵᱚᱱ ᱠᱷᱟᱱ ᱛᱟᱦᱚᱞᱮ ᱮᱱᱠᱷᱟᱱ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱮᱵᱚᱝ ᱟᱨ ᱥᱟᱶᱛᱮ ᱠᱚᱢᱮᱱᱴ ᱛᱟᱵᱚᱱ ᱯᱮ ᱮᱵᱚᱝ ᱠᱚᱢᱮᱱᱴ ᱛᱟᱞᱟᱛᱮ ᱟᱯᱮ ᱥᱟᱱᱟᱢ ᱞᱮᱠᱟᱱᱟᱜ ᱩᱛᱛᱚᱨ ᱠᱚ ᱵᱟᱰᱟᱭ ᱦᱚᱪᱚᱧ ᱛᱟᱵᱚᱱ ᱯᱮ ᱡᱮ ᱪᱮᱫ ᱠᱷᱟᱹᱛᱤᱨ ᱟᱵᱚ ᱥᱟᱱᱛᱟᱲ ᱥᱟᱶᱛᱟ ᱵᱚᱱ ᱛᱟᱭᱱᱚᱢ ᱟᱠᱟᱱᱟ ᱢᱮᱱᱛᱮ ᱢᱟ ᱛᱚᱵᱮ ᱥᱟᱱᱟᱢ ᱠᱚᱜᱮ ᱦᱩᱞᱥᱟᱹᱭ ᱡᱚᱦᱟᱨ